ᱥᱚᱡᱽ ᱥᱟᱯᱲᱟᱣ ᱠᱟᱛᱮ ᱱᱟᱦᱟᱜ ᱥᱟᱯᱲᱟᱣ ᱴᱷᱤᱠ ᱠᱟᱱᱟ ᱱᱟᱦᱟᱜ ᱞᱤᱧ ᱟᱫᱚ ᱱᱟᱦᱟᱜ ᱛᱮᱦᱮᱧ ᱫᱚ ᱯᱨᱟᱭᱤᱡᱽ ᱡᱤᱞ ᱡᱚᱢ ᱱᱟᱦᱟᱜ ᱞᱤᱧ ᱪᱟᱞᱟᱜ ᱠᱟᱱ ᱛᱟᱵᱚᱣᱟ ᱵᱟᱡᱟᱨ ᱜᱚᱰᱟ ᱟᱫᱚ ᱚᱱᱟ ᱛᱮᱜᱮ ᱱᱟᱦᱟᱜ ᱥᱟᱯᱲᱟᱣ ᱴᱷᱤᱠ ᱠᱟᱛᱮ ᱱᱟᱦᱟᱜ ᱵᱞᱚᱜᱽ ᱞᱤᱧ ᱮᱛᱚᱦᱚᱵᱮᱜᱼᱟ ᱟᱨ ᱱᱤᱛᱚᱜ ᱛᱟᱵᱚ ᱱᱟᱦᱟᱜ ᱴᱟᱭᱤᱢ ᱫᱚ ᱪᱟᱨ ᱵᱟᱡᱟ ᱦᱩᱭᱩᱜ ᱠᱟᱱᱟ ᱮᱱᱟᱝ ᱢᱟ ᱫᱚᱢᱮ ᱥᱤᱛᱩᱝ ᱠᱟᱱᱟ ᱟᱫᱚ ᱥᱤᱛᱩᱝ ᱨᱮ ᱱᱟᱦᱟᱜ ᱟᱨ ᱚᱠᱚᱭ ᱱᱟᱦᱟᱜ ᱡᱤᱞ ᱡᱚᱢ ᱦᱚᱸᱛᱚ ᱱᱟᱦᱟᱜ ᱥᱤᱛᱩᱝ ᱨᱮᱦᱚᱸ ᱵᱟᱭ ᱪᱟᱞᱟᱜ ᱥᱮ ᱱᱟᱦᱟᱜ ᱞᱟᱹᱭ ᱨᱮᱦᱚᱸ ᱠᱚ ᱟᱫᱚ ᱚᱱᱟᱛᱮ ᱱᱟᱦᱟᱜ ᱱᱤᱛᱚᱜ ᱩᱛᱟᱹᱨ ᱱᱟᱦᱟᱜ ᱞᱤᱧ ᱪᱟᱞᱟᱜ ᱠᱟᱱᱟ ᱟᱹᱞᱤᱧ ᱥᱩᱢᱩᱝ ᱫᱚ ᱱᱟᱦᱟᱜ ᱵᱟᱝᱟ ᱟᱨᱦᱚᱸ ᱱᱟᱦᱟᱜ ᱱᱚᱰᱮ ᱫᱚ ᱦᱟᱸᱜ ᱚᱱᱠᱟ ᱫᱚ ᱟᱹᱰᱤ ᱜᱟᱱ ᱜᱮ ᱦᱟᱸᱜ ᱞᱮ ᱪᱟᱞᱟᱜ ᱠᱟᱱᱟ ᱞᱮ ᱪᱟᱞᱟᱜ ᱠᱟᱱᱟ ᱦᱟᱸᱜ ᱟᱨᱦᱚᱸ ᱟᱹᱰᱤ ᱜᱟᱱ ᱠᱚ ᱱᱮᱣᱛᱟ ᱟᱠᱟᱫ ᱞᱮᱭᱟ ᱟᱨ ᱛᱟᱵᱚ ᱚᱱᱮ ᱞᱩᱜᱽᱲᱤ ᱠᱚᱢᱟ ᱱᱟᱦᱟᱜ ᱟᱹᱜᱩᱣᱟᱜ ᱢᱟ ᱟᱹᱜᱩ ᱨᱮᱜᱮ ᱢᱮᱱᱟᱜᱼᱟ ᱢᱤᱫᱴᱟᱹᱝ ᱜᱟᱱ ᱦᱚᱸ ᱟᱹᱣᱨᱤ ᱞᱤᱧ ᱞᱟᱹᱴᱩᱢ ᱛᱟᱵᱚ ᱠᱟᱹᱢᱦᱟᱹᱭ ᱨᱮᱜᱮ ᱢᱮᱱᱟᱜ ᱟᱠᱟᱫ ᱞᱤᱧᱟᱹ ᱚᱱᱟ ᱠᱚᱦᱚᱸ ᱱᱟᱦᱟᱜ ᱟᱹᱣᱨᱤ ᱞᱤᱧ ᱞᱟᱹᱴᱩᱢᱟ ᱟᱨ ᱜᱟᱯᱟ ᱢᱮᱭᱟᱝ ᱯᱚᱨᱮ ᱩᱛᱟᱹᱨ ᱱᱟᱦᱟᱜ ᱚᱱᱟ ᱠᱚ ᱞᱟᱹᱴᱩᱢ ᱠᱟᱛᱮᱫ ᱱᱟᱦᱟᱜ ᱟᱨᱦᱚᱸ ᱥᱤᱞᱟᱹᱭ ᱦᱩᱭᱩᱜᱼᱟ ᱱᱚᱱᱛᱮ ᱨᱮ ᱢᱮᱥᱤᱱ ᱠᱚ ᱱᱟᱦᱟᱜ ᱚᱱᱠᱟ ᱜᱮ ᱫᱚᱦᱚ ᱜᱤᱰᱤ ᱟᱠᱟᱱᱟ ᱴᱷᱤᱠ ᱜᱮ ᱛᱟᱵᱚᱣᱟ ᱛᱚᱵᱮ ᱱᱤᱛᱚᱜ ᱫᱚᱞᱤᱧ ᱪᱟᱞᱟᱜ ᱠᱟᱱᱟ ᱟᱲᱮ ᱞᱤᱧ ᱥᱮᱴᱮᱨ ᱞᱮᱱ ᱜᱮ ᱟᱨ ᱚᱸᱰᱮ ᱱᱟᱦᱟᱜ ᱞᱤᱧ ᱧᱮᱞ ᱦᱚᱪᱚᱭᱮᱫ ᱵᱚᱣᱟ ᱱᱟᱦᱟᱜ ᱵᱟᱡᱟᱨ ᱜᱚᱲᱟ ᱯᱟᱛᱟ ᱴᱟᱺᱰᱤ ᱨᱮ ᱦᱟᱸᱜ ᱡᱤᱞ ᱡᱚᱢ ᱴᱷᱤᱠ ᱜᱮᱭᱟ ᱛᱚᱵᱮ ᱱᱤᱛᱚᱜ ᱫᱚᱞᱤᱧ ᱪᱟᱞᱟᱣ ᱩᱛᱟᱹᱨᱚᱜ ᱠᱟᱱᱟ ᱦᱟᱸᱰᱮ ᱵᱚᱱ ᱧᱟᱯᱟᱢᱟ ᱦᱟᱸᱜ ᱦᱟᱸᱰᱮ ᱱᱟᱦᱟᱜ ᱞᱤᱧ ᱧᱮᱞ ᱦᱚᱪᱚ ᱯᱮ ᱛᱟᱵᱚᱣᱟ ᱟᱨᱦᱚᱸ ᱱᱚᱣᱟ ᱱᱟᱜ ᱥᱟᱯᱲᱟᱣ ᱠᱟᱛᱮ ᱱᱚᱛᱮ ᱨᱮᱞᱮ ᱨᱮᱰᱤ ᱠᱟᱱ ᱛᱟᱵᱚᱣᱟ ᱡᱚᱛᱚ ᱦᱚᱲ ᱱᱟᱜ ᱱᱚᱛᱮ ᱨᱮ ᱱᱟᱜ ᱱᱩᱠᱤᱱ ᱛᱟᱨᱟ ᱟᱨ ᱚᱱᱟ ᱦᱟᱱᱛᱮ ᱨᱮ ᱩᱱᱠᱩ ᱦᱟᱱᱛᱮ ᱨᱮ ᱢᱮᱱᱟᱜ ᱠᱚᱣᱟ ᱩᱱᱠᱩ ᱱᱟᱦᱟᱜ ᱩᱱᱠᱩ ᱠᱚᱞᱮ ᱪᱟᱞᱟᱜ ᱠᱟᱱᱟ ᱦᱚᱯᱚᱱ ᱟᱭᱳ ᱛᱟᱠᱚ ᱵᱟᱹᱵᱩ ᱛᱟᱠᱚ ᱡᱟᱶᱟᱭ ᱛᱟᱠᱚ ᱠᱚ

ᱴᱷᱤᱠᱜᱮᱭᱟ ᱛᱟᱵᱟ ᱛᱚᱵᱮ ᱦᱟᱸᱰᱮ ᱞᱮ ᱥᱮᱴᱮᱨ ᱩᱛᱟᱹᱨ ᱞᱮᱱ ᱜᱮ ᱟᱫᱚ ᱱᱤᱛᱳᱜ ᱫᱚ ᱱᱚᱛᱮ ᱦᱟᱸᱜ ᱞᱮᱹᱴ ᱜᱚᱫᱚᱜ ᱠᱟᱱᱟ ᱦᱟᱸᱜ ᱞᱮ ᱦᱟᱸᱰᱮ ᱱᱟᱜ ᱯᱷᱳᱱᱮᱜᱼᱟ ᱠᱚ ᱮᱱᱟᱝ ᱠᱷᱚᱱ ᱞᱚᱜᱚᱱ ᱞᱚᱜᱚᱱᱚᱜ ᱠᱟᱱᱟ ᱠᱚ ᱥᱮᱴᱮᱨ ᱞᱮᱱ ᱜᱮᱞᱮ ᱛᱤᱱᱟᱹᱝ ᱜᱟᱱ ᱦᱚᱲ ᱦᱟᱸᱜ ᱠᱚ ᱡᱟᱣᱨᱟ ᱟᱠᱟᱱᱟ ᱡᱚᱛᱚ ᱱᱟᱜ ᱤᱧ ᱧᱮᱞ ᱦᱚᱪᱚ ᱯᱮ ᱛᱟᱵᱚᱣᱟ ᱱᱟᱜ

ᱱᱤᱛᱚᱜ ᱱᱟᱦᱟᱜ ᱞᱮ ᱥᱮᱴᱮᱨ ᱞᱮᱱ ᱛᱟᱵᱚᱣᱟ ᱱᱚᱜᱼᱚᱭ ᱯᱮ ᱧᱮᱞ ᱫᱟᱲᱮᱭᱟᱜ ᱠᱟᱱᱟ ᱱᱩᱠᱩ ᱱᱟᱦᱟᱜ ᱱᱩᱠᱩ ᱠᱚᱫᱚ ᱡᱚᱛᱚ ᱟᱞᱮ ᱨᱮᱱ ᱜᱮ ᱟᱨ ᱯᱩᱨᱟᱹ ᱱᱚᱝᱠᱟ ᱛᱮᱯᱮ ᱧᱮᱞ ᱫᱟᱲᱮᱭᱟᱜ ᱠᱟᱱ ᱛᱟᱵᱚᱣᱟ ᱯᱩᱨᱟᱹ ᱱᱚᱝᱠᱟ ᱛᱮ ᱯᱟᱛᱟ ᱴᱟᱺᱰᱤ ᱞᱮᱠᱟ ᱜᱮ ᱵᱩᱡᱷᱟᱹᱜ ᱠᱟᱱᱟ ᱯᱨᱟᱭᱤᱡᱽ ᱡᱚᱢ ᱫᱚ ᱟᱹᱰᱤ ᱨᱟᱹᱥᱠᱟᱹ ᱜᱮ ᱱᱟᱜ ᱵᱩᱡᱷᱟᱹᱜ ᱠᱟᱱᱟ ᱟᱨ ᱚᱸᱰᱮ ᱫᱚ ᱱᱟᱜ ᱡᱟᱛᱨᱟ ᱯᱨᱳᱜᱨᱟᱢ ᱢᱮᱱᱟᱜᱼᱟ